ᱡᱚᱦᱟᱨ ᱜᱮ ᱥᱟᱱᱟᱢ ᱠᱚ ᱤᱧ ᱜᱮ ᱠᱤᱥᱟᱱ ᱴᱩᱰᱩ ᱡᱚᱦᱟᱨ ᱜᱮ ᱥᱟᱱᱟᱢ ᱠᱚ ᱤᱧ ᱜᱮ ᱨᱟᱡᱽᱢᱚᱱ ᱦᱮᱢᱵᱨᱚᱢ ᱡᱤᱭᱟᱹᱲ ᱜᱚᱝᱜᱟ ᱢᱩᱰᱟᱹ ᱯᱨᱚᱰᱟᱠᱥᱚᱱ ᱚᱯᱷᱤᱥᱤᱭᱟᱞ ᱤᱭᱩᱴᱩᱵᱽ ᱯᱟᱥᱴᱟ ᱥᱮᱫ ᱠᱷᱚᱱᱟᱜ ᱛᱮᱦᱮᱧ ᱯᱚᱱᱰᱤᱛ ᱨᱚᱜᱷᱩᱱᱟᱛᱷ ᱢᱩᱨᱢᱩ ᱚᱯᱚᱢᱟᱱ ᱵᱟᱵᱚᱫ ᱛᱮ ᱜᱚᱢᱠᱮ ᱠᱳᱞᱠᱟᱛᱟ ᱢᱟᱜ ᱢᱚᱬᱮ ᱨᱮ ᱡᱮ ᱯᱚᱱᱰᱤᱛ ᱨᱚᱜᱷᱩᱱᱟᱛᱷ ᱠᱚ ᱪᱤᱛᱟᱹᱨ ᱪᱮᱛᱟᱱ ᱨᱮᱠᱚ ᱮᱱᱮᱡ ᱥᱮᱨᱮᱧ ᱟᱠᱟᱫᱼᱟ ᱯᱩᱱᱭᱟᱹ ᱩᱱᱠᱩ ᱪᱷᱟᱹᱯᱨᱤ ᱵᱩᱲᱦᱤ ᱠᱚ ᱚᱱᱟ ᱵᱟᱵᱚᱛ ᱛᱮ ᱠᱟᱹᱴᱤᱡ ᱫᱤᱥᱚᱢ ᱦᱚᱲ ᱟᱹᱵᱤᱱᱟᱜ ᱜᱟᱞᱚᱪ ᱟᱠᱷᱲᱟ ᱠᱷᱚᱱᱟᱜ ᱞᱟᱹᱭ ᱥᱟᱰᱮ ᱧᱚᱜ ᱟᱠᱚ ᱵᱤᱱ᱾ ᱛᱚ ᱟᱹᱰᱤ ᱫᱩᱠ ᱨᱮᱭᱟᱜ ᱠᱟᱛᱷᱟ ᱜᱚᱢᱠᱮ ᱟᱨ ᱟᱵᱚ ᱥᱟᱶᱛᱟ ᱠᱷᱮᱨᱣᱟᱲ ᱥᱟᱶᱛᱟ ᱥᱟᱱᱛᱟᱲ ᱡᱟᱹᱛᱤ ᱨᱮᱱᱟᱜ ᱟᱹᱰᱤ ᱢᱟᱨᱟᱝ ᱚᱯᱚᱢᱟᱱ ᱱᱚᱣᱟ ᱫᱚ ᱱᱤᱛᱚᱝ ᱦᱟᱸᱜ ᱜᱳᱴᱟ ᱥᱤᱧᱚᱛ ᱫᱤᱥᱚᱢ ᱨᱮ ᱜᱳᱴᱟᱜᱮ ᱵᱷᱟᱭᱨᱟᱞᱚᱜ ᱠᱟᱱᱟ ᱤᱭᱩᱴᱩᱵᱽ ᱠᱚᱨᱮ ᱦᱚᱸᱵᱚᱱ ᱧᱮᱞᱮᱫᱼᱟ ᱥᱳᱥᱟᱞ ᱢᱤᱰᱤᱭᱟ ᱠᱚᱨᱮ ᱦᱚᱸᱵᱚᱱ ᱧᱮᱞᱮᱫᱼᱟ ᱟᱵᱚ ᱡᱟᱹᱛᱤ ᱥᱟᱶᱛᱟ ᱨᱮᱱ ᱦᱚᱲ ᱜᱮ ᱟᱵᱚᱣᱟᱜ ᱡᱟᱹᱛᱤ ᱥᱟᱶᱛᱟ ᱜᱮ ᱵᱟᱝ ᱠᱚ ᱩᱨᱩᱢ ᱫᱟᱲᱮᱭᱟᱜ ᱠᱟᱱᱟ ᱟᱨ ᱟᱵᱚᱣᱟᱜ ᱡᱟᱹᱛᱤ ᱥᱟᱶᱛᱟ ᱜᱮᱠᱚ ᱞᱮᱵᱮᱫ ᱞᱟᱸᱰᱷᱚᱭᱮᱫᱼᱟ ᱜᱚᱢᱠᱮ ᱟᱫᱚ ᱱᱩᱱᱟᱹᱜ ᱥᱤᱠᱠᱷᱤᱛ ᱜᱮᱭᱟᱱ ᱥᱤᱠᱠᱷᱤᱛ ᱦᱚᱲ ᱠᱚᱜᱮ ᱡᱩᱫᱤ ᱟᱵᱚ ᱱᱚᱜᱼᱚᱭ ᱱᱚᱰᱮ ᱜᱮ ᱟᱹᱞᱤᱧ ᱨᱟᱦᱟ ᱟᱲᱟᱝ ᱨᱮᱞᱤᱧ ᱞᱟᱹᱭ ᱠᱮᱫ ᱞᱮᱠᱟ ᱜᱮᱭᱟᱱ ᱥᱤᱠᱠᱷᱤᱛ ᱦᱚᱲ ᱠᱚ ᱟᱹᱠᱤᱞ ᱜᱮᱭᱟᱱ ᱦᱚᱲ ᱠᱚ ᱢᱟᱹᱱᱢᱤ ᱠᱟᱛᱮᱫ ᱫᱟᱹᱱᱢᱤ ᱞᱮᱠᱟ ᱵᱚ ᱠᱟᱹᱢᱤ ᱠᱟᱱ ᱱᱚᱜᱼᱚ ᱱᱚᱣᱟ ᱠᱚᱜᱮ ᱟᱹᱰᱤ ᱫᱩᱠ ᱨᱮᱱᱟᱜ ᱠᱟᱛᱷᱟ ᱠᱟᱱᱟ ᱟᱫᱚ ᱱᱚᱰᱮ ᱤᱧᱟᱹᱜ ᱩᱭᱦᱟᱹᱨ ᱛᱮ ᱱᱩᱠᱩ ᱡᱟᱦᱟᱸ ᱠᱚ ᱠᱟᱹᱢᱤ ᱟᱠᱟᱫ ᱱᱚᱣᱟ ᱫᱚ ᱟᱹᱰᱤ ᱢᱟᱨᱟᱝ ᱠᱟᱹᱭ ᱠᱚ ᱠᱟᱹᱢᱤ ᱟᱠᱟᱫᱼᱟ ᱱᱚᱣᱟ ᱫᱚ ᱱᱩᱱᱟᱹᱜ ᱢᱟᱨᱟᱝ ᱠᱟᱹᱭ ᱠᱚ ᱠᱟᱹᱢᱤ ᱟᱠᱟᱫ ᱫᱚ ᱛᱮᱦᱮᱧ ᱥᱟᱱᱛᱟᱲ ᱡᱟᱹᱛᱤ ᱪᱮᱛᱟᱱ ᱨᱮᱱᱟᱜ ᱚᱯᱚᱢᱟᱱ ᱟᱨ ᱟᱵᱚᱭᱤᱡ ᱢᱚᱦᱟ ᱯᱩᱨᱩᱥ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸᱭ ᱠᱤ ᱥᱟᱱᱛᱟᱲ ᱡᱟᱹᱛᱤ ᱨᱤᱱᱤᱡ ᱟᱹᱨᱥᱤ ᱠᱟᱱᱟᱭ ᱟᱨ ᱩᱱᱤ ᱫᱚ ᱡᱮᱣᱮᱫ ᱵᱚᱸᱜᱟ ᱠᱟᱱᱟᱭ ᱩᱱᱤ ᱫᱚ ᱢᱮᱱᱟᱭ ᱟᱠᱟᱱ ᱜᱮᱭᱟᱭ ᱩᱱᱤ ᱫᱚ ᱟᱵᱚᱭᱤᱡ ᱫᱷᱚᱨᱢᱚ ᱞᱮᱠᱟ ᱩᱱᱤ ᱫᱚ ᱥᱤᱧ ᱪᱟᱸᱫᱚ ᱞᱮᱠᱟ ᱜᱮ ᱡᱤᱲᱤᱫ ᱡᱤᱲᱤᱫ ᱢᱮᱱᱟᱜ ᱟᱠᱟᱫ ᱫᱮᱭᱟ ᱡᱟ ᱯᱷᱚᱨ ᱠᱤ ᱟᱵᱚ ᱥᱟᱱᱛᱟᱲ ᱡᱟᱹᱛᱤᱭᱟᱜ ᱱᱤᱛᱚᱜ ᱩᱯᱨᱩᱢ ᱢᱮᱱᱟᱜ ᱟᱠᱟᱱᱟ ᱜᱚᱴᱟ ᱫᱤᱥᱚᱢ ᱜᱚᱴᱟ ᱫᱤᱥᱚᱢ ᱟᱫᱚ ᱩᱱᱠᱩ ᱢᱟ ᱟᱵᱚ ᱨᱮᱱ ᱯᱚ ᱯᱚᱝᱲᱟ ᱠᱚᱜᱮ ᱫᱚ ᱩᱱᱠᱩ ᱛᱤᱨᱞᱟᱹ ᱦᱚᱯᱚᱱ ᱠᱚᱦᱚᱸ ᱟᱵᱚ ᱨᱮᱱ ᱠᱷᱮᱨᱣᱟᱲ ᱵᱚᱝᱥᱚ ᱠᱟᱱ ᱜᱮᱭᱟ ᱠᱚ ᱥᱟᱱᱛᱟᱲ ᱠᱟᱱ ᱜᱮᱭᱟ ᱠᱚ ᱛᱮᱦᱮᱧ ᱱᱩᱱᱟᱹᱜ ᱢᱟᱨᱟᱝ ᱠᱟᱹᱢᱤ ᱢᱟᱲᱟᱝ ᱨᱮ ᱛᱟᱭᱚᱢ ᱢᱟᱲᱟᱝ ᱩᱭᱦᱟᱹᱨ ᱧᱚᱜ ᱠᱟᱛᱮ ᱦᱩᱱᱟᱹᱝ ᱱᱚᱣᱟ ᱫᱚ ᱠᱟᱹᱢᱤ ᱨᱮᱱᱟᱜ ᱞᱟᱹᱠᱛᱤ ᱠᱟᱱ ᱜᱮᱭᱟ ᱛᱮᱦᱮᱧ ᱱᱚᱝᱠᱟ ᱞᱤᱧ ᱩᱭᱦᱟᱹᱨᱚᱜ ᱠᱟᱱᱟ ᱱᱩᱠᱩ ᱡᱟᱦᱟᱸ ᱛᱤᱱᱟᱹᱜ ᱢᱟᱨᱟᱝ ᱢᱚᱦᱟ ᱯᱩᱨᱩᱥ ᱠᱚ ᱱᱩᱭ ᱫᱚ ᱛᱟᱵᱚ ᱢᱚᱦᱟ ᱯᱩᱨᱩᱥ ᱠᱟᱱᱟᱭ ᱚᱱᱠᱟ ᱜᱮ ᱛᱮᱦᱮᱧ ᱡᱩᱫᱤ ᱵᱚᱱ ᱧᱮᱞᱟ ᱡᱟᱹᱛᱤᱭᱚ ᱯᱤᱛᱟ ᱡᱟᱦᱟᱸᱭ ᱢᱚᱦᱟᱛᱢᱟ ᱜᱟᱱᱫᱷᱤ ᱱᱩᱠᱩ ᱦᱚᱸ ᱢᱚᱦᱟ ᱯᱩᱨᱩᱥ ᱜᱮ ᱥᱩᱵᱷᱟᱥ ᱪᱚᱱᱫᱨᱚ ᱵᱳᱥ ᱠᱚ ᱱᱩᱠᱩ ᱦᱚᱸ ᱢᱚᱦᱟ ᱯᱩᱨᱩᱥ ᱜᱮ ᱵᱟᱵᱟ ᱛᱤᱞᱠᱟᱹ ᱠᱚ ᱥᱤᱫᱩ ᱠᱟᱹᱱᱦᱩ ᱠᱚ ᱱᱩᱠᱩ ᱠᱚ ᱵᱤᱨᱥᱟᱹ ᱢᱩᱱᱰᱟᱹ ᱠᱚ ᱱᱩᱠᱩ ᱦᱚᱸ ᱟᱵᱚ ᱨᱮᱱ ᱢᱚᱦᱟ ᱯᱩᱨᱩᱥ ᱠᱟᱱᱟ ᱠᱚ ᱡᱮ ᱱᱩᱠᱩ ᱫᱚ ᱨᱟᱥᱴᱨᱚ ᱨᱮᱱ ᱢᱤᱢᱤᱫᱴᱟᱝ ᱢᱚᱦᱟᱯᱩᱨᱩᱥ ᱠᱟᱱᱟ ᱠᱚ ᱱᱚᱣᱟ ᱫᱤᱥᱚᱢ ᱨᱮᱱᱟᱜ ᱜᱚᱨᱚᱵᱽ ᱟᱵᱚ ᱡᱟᱹᱛᱤ ᱨᱮᱱᱟᱜ ᱜᱚᱨᱚᱵᱽ ᱢᱟᱹᱱᱢᱤ ᱥᱚᱢᱟᱡᱽ ᱨᱮᱱ ᱜᱚᱨᱚᱵᱽ ᱱᱩᱠᱩ ᱪᱮᱛᱟᱱ ᱨᱮ ᱡᱟᱦᱟᱸᱭ ᱚᱯᱚᱢᱟᱱᱮ ᱠᱟᱹᱢᱤᱭᱟ ᱩᱱᱤ ᱫᱚ ᱨᱟᱥᱴᱨᱚ ᱵᱤᱨᱳᱫᱷᱤ ᱢᱮᱱᱛᱮ ᱠᱚ ᱢᱮᱛᱟᱭᱟ ᱜᱚᱝᱠᱮ ᱟᱫᱚ ᱱᱩᱠᱩ ᱡᱟᱦᱟᱸ ᱠᱚ ᱠᱟᱹᱢᱤ ᱟᱠᱟᱫ ᱱᱚᱣᱟ ᱫᱚ ᱨᱟᱥᱴᱨᱚ ᱵᱤᱨᱳᱫᱷᱤ ᱠᱚ ᱠᱟᱹᱢᱤ ᱟᱠᱟᱫ ᱫᱚ ᱥᱚᱝᱵᱤᱫᱷᱟᱱ ᱠᱟᱹᱱᱩᱱ ᱠᱚ ᱩᱞᱚᱝᱜᱷᱚᱱ ᱟᱠᱟᱫ ᱱᱩᱱᱟᱹᱜ ᱢᱟᱨᱟᱝ ᱠᱚ ᱠᱟᱹᱭ ᱟᱠᱟᱫ ᱫᱚ ᱟᱨ ᱱᱚᱣᱟ ᱠᱟᱹᱭ ᱨᱮᱱᱟᱜ ᱠᱩᱲᱟᱹᱭ ᱫᱚ ᱱᱟᱦᱟᱜ ᱚᱠᱟ ᱞᱮᱠᱟ ᱠᱚ ᱧᱟᱢᱟ ᱚᱱᱟ ᱫᱚ ᱱᱟᱦᱟᱜ ᱥᱟᱱᱟᱢ ᱟᱵᱚ ᱠᱷᱮᱨᱣᱟᱲ ᱵᱚᱝᱥᱚ ᱠᱚ ᱥᱟᱶᱛᱮ ᱡᱩᱫᱤ ᱱᱚᱣᱟ ᱨᱮᱱᱟᱜ ᱱᱟᱦᱟᱜ ᱟᱵᱚ ᱵᱚ ᱢᱮᱱᱟ ᱱᱩᱠᱩᱣᱟᱜ ᱠᱟᱨᱡᱟᱱᱩᱥᱴᱷᱟᱱ ᱞᱟᱹᱜᱤᱫ ᱛᱮ ᱮᱱᱠᱷᱟᱱ ᱥᱟᱱᱟᱢ ᱥᱟᱱᱛᱟᱲ ᱵᱚᱭᱦᱟ ᱠᱚ ᱪᱮᱫ ᱵᱚ ᱢᱮᱱᱟ ᱚᱱᱟ ᱪᱮᱛᱟᱱ ᱱᱟᱦᱟᱜ ᱵᱤᱪᱟᱹᱨ ᱟᱠᱷᱲᱟ ᱪᱮᱫ ᱦᱤᱡᱩᱜᱼᱟ ᱩᱱ ᱡᱚᱦᱚᱜ ᱜᱮ ᱱᱟᱦᱟᱜ ᱚᱱᱟ ᱫᱚ ᱞᱟᱹᱭᱚᱜᱼᱟ ᱜᱚᱝᱠᱮ ᱜᱚᱝᱠᱮ ᱱᱩᱠᱩ ᱢᱟ ᱠᱟᱹᱭ ᱛᱟᱭᱚᱢ ᱡᱮ ᱤᱠᱟᱹ ᱠᱚ ᱠᱷᱚᱡ ᱟᱠᱟᱱᱟ ᱟᱫᱚ ᱤᱠᱟᱹ ᱤᱱᱟᱹᱜ ᱨᱮ ᱤᱠᱟᱹ ᱫᱚ ᱛᱟᱦᱮᱸᱭᱮᱱᱟ ᱡᱚᱦᱟᱨ ᱤᱧ ᱥᱩᱪᱚᱱᱫᱨᱟ ᱴᱩᱰᱩ ᱟᱹᱰᱤ ᱫᱩᱠ ᱥᱟᱞᱟᱜ ᱤᱧ ᱱᱮᱦᱚᱨᱚᱜ ᱠᱟᱱᱟ ᱦᱚᱞᱟ ᱢᱤᱫᱴᱮᱱ ᱵᱷᱤᱰᱤᱭᱳ ᱵᱷᱟᱭᱨᱟᱞ ᱟᱠᱟᱱᱟ ᱢᱚᱱᱤᱠᱟ ᱢᱩᱨᱢᱩ ᱟᱠᱟᱣᱩᱱᱴ ᱠᱷᱚᱱ ᱡᱟᱦᱟᱸᱨᱮ ᱜᱩᱨᱩ ᱜᱚᱢᱠᱮᱭᱟᱜ ᱯᱳᱥᱴᱟᱨ ᱪᱮᱛᱟᱱ ᱨᱮ ᱮᱱᱮᱡ ᱫᱟᱞᱮ ᱚᱱᱟ ᱠᱷᱟᱹᱛᱤᱨ ᱛᱮᱦᱮᱧ ᱤᱧ ᱤᱠᱟᱹᱧ ᱠᱷᱚᱡᱚᱜ ᱠᱟᱱᱟ ᱜᱩᱨᱩ ᱜᱚᱢᱠᱮ ᱴᱷᱮᱱ᱾ ᱡᱟᱦᱟᱸ ᱠᱚ ᱠᱟᱹᱭ ᱠᱮᱫ ᱟᱵᱚ ᱦᱚᱸ ᱚᱱᱟ ᱨᱤᱯᱞᱟᱭ ᱵᱷᱤᱰᱤᱭᱳ ᱨᱮ ᱵᱚ ᱧᱮᱞ ᱮᱫᱼᱟ ᱡᱮ ᱟᱠᱚ ᱨᱤᱯᱞᱟᱭ ᱠᱚ ᱮᱢ ᱟᱠᱟᱫᱼᱟ ᱱᱩᱱᱟᱹᱜ ᱢᱟᱨᱟᱝ ᱞᱮ ᱠᱟᱹᱭ ᱠᱮᱫᱼᱟ ᱡᱮ ᱱᱚᱣᱟ ᱫᱚ ᱵᱟᱝ ᱵᱟᱲᱟᱭ ᱠᱟᱛᱮ ᱱᱟᱦᱟᱜ ᱞᱮ ᱠᱟᱹᱭ ᱟᱠᱟᱫᱼᱟ ᱚᱱᱠᱟ ᱠᱚ ᱢᱮᱱ ᱮᱫᱼᱟ ᱢᱮᱱᱠᱷᱟᱱ ᱱᱚᱰᱮ ᱰᱟᱭᱨᱮᱠᱴ ᱜᱮ ᱱᱟᱦᱟᱜ ᱧᱮᱞᱚᱜ ᱠᱟᱱᱟ ᱤᱧ ᱡᱟᱦᱟᱸ ᱱᱟᱦᱟᱜ ᱤᱧ ᱧᱮᱞ ᱮᱫᱼᱟ ᱚᱸᱰᱮ ᱱᱟᱦᱟᱜ ᱵᱷᱤᱰᱤᱭᱳ ᱨᱮ ᱧᱮᱞᱚᱜ ᱠᱟᱱᱟ ᱰᱟᱭᱨᱮᱠᱴ ᱜᱮ ᱱᱚᱣᱟ ᱫᱚ ᱵᱟᱲᱟᱭ ᱠᱟᱛᱮ ᱜᱮᱠᱚ ᱠᱟᱹᱭ ᱟᱠᱟᱫᱼᱟ ᱪᱮᱫ ᱞᱮᱠᱟᱛᱮ ᱵᱟᱲᱟᱭ ᱠᱟᱛᱮ ᱜᱮᱠᱚ ᱠᱟᱹᱭ ᱟᱠᱟᱫᱼᱟ ᱞᱟᱸᱫᱟᱭᱮᱫᱼᱟ ᱠᱚ ᱦᱳᱭ ᱱᱚᱰᱮ ᱠᱚ ᱞᱟᱸᱫᱟᱭᱮᱫᱼᱟ ᱠᱚ ᱡᱚᱦᱟᱨᱮᱫᱼᱟ ᱠᱚ ᱟᱨᱦᱚᱸ ᱠᱚ ᱞᱩᱦᱩᱠᱮᱫᱼᱟ ᱠᱚ ᱟᱨ ᱱᱚᱣᱟ ᱫᱚ ᱚᱠᱟ ᱞᱮᱠᱟᱱ ᱠᱟᱹᱭ ᱠᱟᱱᱟ ᱱᱟᱜ ᱱᱚᱣᱟ ᱫᱚ ᱢᱟᱱᱮ ᱵᱟᱝ ᱵᱟᱲᱟᱭ ᱠᱟᱛᱮ ᱱᱚᱣᱟ ᱫᱚᱞᱮ ᱠᱟᱹᱢᱤ ᱟᱠᱟᱜᱼᱟ ᱢᱮᱱᱛᱮ ᱟᱨ ᱚᱱᱟ ᱦᱚᱸ ᱚᱲᱟᱜ ᱵᱷᱤᱛᱟᱹᱨ ᱨᱮ ᱟᱨ ᱡᱟᱦᱟᱸ ᱨᱮ ᱧᱩᱨ ᱠᱚᱜᱼᱟ ᱪᱮ ᱡᱟᱦᱟᱸ ᱪᱤᱠᱟᱹ ᱠᱚᱜᱼᱟ ᱦᱚᱨ ᱛᱮᱢ ᱥᱮᱱᱚᱜ ᱠᱟᱱᱟ ᱚᱱᱠᱟᱢ ᱞᱮᱵᱮᱫ ᱠᱮᱜᱼᱟ ᱚᱱᱟ ᱫᱚ ᱵᱷᱮᱜᱟᱨ ᱞᱮᱠᱟᱱ ᱠᱟᱛᱷᱟ ᱟᱨ ᱱᱚᱰᱮ ᱢᱟ ᱚᱲᱟᱜ ᱪᱮᱛᱟᱱ ᱨᱮ ᱚᱲᱟᱜ ᱵᱷᱤᱛᱟᱹᱨ ᱨᱮ ᱟᱴᱮᱫ ᱟᱠᱟᱜᱼᱟ ᱠᱚ ᱟᱨ ᱚᱸᱰᱮ ᱠᱚ ᱮᱱᱮᱡ ᱠᱟᱱᱟ ᱠᱚ ᱟᱨ ᱮᱱᱮᱡ ᱟᱹᱪᱩᱨᱮᱜᱼᱟ ᱠᱚ ᱟᱨᱦᱚᱸ ᱠᱚ ᱡᱚᱦᱟᱨᱮᱜᱼᱟ ᱠᱚ ᱞᱟᱸᱫᱟᱭᱮᱜᱼᱟ ᱠᱚ ᱟᱨ ᱠᱚ ᱞᱩᱦᱩᱠᱮᱜᱼᱟ ᱠᱚ ᱟᱨ ᱠᱚ ᱢᱮᱱᱮᱜᱼᱟ ᱟᱞᱮ ᱫᱚ ᱵᱟᱞᱮ ᱵᱟᱲᱟᱭ ᱠᱟᱜᱼᱟ ᱚᱡᱚᱲᱟ ᱛᱚ ᱱᱚᱣᱟ ᱫᱚ ᱦᱟᱸᱜ ᱞᱮ ᱠᱟᱹᱭ ᱠᱟᱜᱼᱟ ᱟᱨ ᱠᱟᱹᱭ ᱨᱮᱱᱟᱜ ᱤᱠᱟᱹ ᱟᱫᱚ ᱠᱟᱹᱭ ᱨᱮᱱᱟᱜ ᱤᱠᱟᱹ ᱫᱚ ᱱᱚᱝᱠᱟ ᱫᱚ ᱡᱟᱦᱟᱸ ᱨᱮᱜᱮ ᱚᱱᱠᱟ ᱟᱢᱮᱢ ᱵᱷᱩᱞ ᱜᱚᱫ ᱠᱮᱜ ᱟᱢ ᱟᱫᱚ ᱚᱸᱰᱮ ᱜᱮ ᱦᱟᱸᱜ ᱥᱚᱸᱜᱮ ᱟᱨᱦᱚᱸ ᱢᱮᱱᱟ ᱦᱚᱸ ᱠᱟᱹᱭ ᱜᱚᱫ ᱠᱮᱜ ᱟᱹᱧ ᱟᱨ ᱱᱚᱣᱟ ᱨᱮᱱᱟᱜ ᱫᱚ ᱤᱠᱟᱹ ᱤᱢᱟᱹᱧ ᱢᱮ ᱢᱮᱱᱢᱮ ᱛᱮᱦᱮᱧ ᱟᱹᱵᱤᱱ ᱢᱤᱫ ᱦᱚᱲ ᱚᱲᱟᱜ ᱨᱮ ᱡᱟᱦᱟᱱᱟᱜ ᱜᱮ ᱚᱱᱠᱟ ᱱᱟᱦᱟᱜ ᱦᱩᱭᱩᱜ ᱠᱟᱱ ᱚᱡᱽᱱᱟ ᱵᱚᱥᱚᱛᱚ ᱵᱟᱝᱠᱷᱟᱱᱮᱢ ᱫᱟᱞ ᱜᱚᱫ ᱠᱮᱫᱮᱭᱟ ᱥᱚᱠᱛᱚᱢ ᱫᱟᱞ ᱠᱮᱫᱮᱭᱟ ᱟᱫᱚᱢ ᱢᱮᱱᱟ ᱦᱚᱸ ᱵᱷᱩᱞ ᱜᱚᱫ ᱠᱮᱜ ᱟᱹᱧ ᱢᱟ ᱤᱠᱟᱹ ᱠᱟᱹᱧ ᱢᱮ ᱚᱱᱟ ᱠᱤ ᱦᱩᱭᱩᱜᱼᱟ ᱯᱩᱬᱤ ᱛᱚ ᱚᱱᱟ ᱨᱮᱱᱟᱜ ᱜᱟᱞᱢᱟᱨᱟᱣ ᱦᱚᱸ ᱢᱮᱱᱟᱜᱼᱟ ᱟᱫᱚ ᱛᱮᱦᱮᱧ ᱚᱱᱠᱟ ᱫᱚ ᱱᱚᱣᱟ ᱫᱚ ᱤᱠᱟᱹ ᱫᱚ ᱚᱱᱠᱟ ᱫᱚ ᱵᱟᱭ ᱮᱢ ᱜᱚᱫᱚᱜᱼᱟ ᱥᱟᱱᱟᱢ ᱟᱵᱚ ᱠᱷᱮᱨᱣᱟᱲ ᱵᱚᱝᱥᱚ ᱠᱚ ᱥᱟᱶᱛᱮ ᱥᱚᱝᱵᱤᱫᱷᱟᱱ ᱨᱮᱱᱟᱜ ᱱᱤᱭᱚᱢ ᱚᱱᱩᱥᱟᱨᱮ ᱡᱚᱠᱷᱚᱱ ᱟᱠᱷᱲᱟ ᱨᱮᱢ ᱦᱤᱡᱩᱜᱼᱟ ᱟᱨ ᱚᱸᱰᱮ ᱱᱟᱦᱟᱜ ᱥᱟᱱᱟᱢ ᱦᱚᱲ ᱥᱟᱢᱟᱝ ᱨᱮ ᱟᱢᱟᱜ ᱛᱤᱱᱟᱹᱜ ᱮᱢ ᱠᱟᱹᱭ ᱟᱠᱟᱫᱼᱟ ᱟᱨ ᱛᱤᱱᱟᱹᱜ ᱮᱢ ᱜᱟᱹᱞᱛᱤ ᱟᱠᱟᱫᱼᱟ ᱚᱱᱟ ᱨᱮᱱᱟᱜ ᱥᱟᱱᱟᱢ ᱦᱚᱲ ᱛᱮ ᱛᱩᱞᱟᱹ ᱡᱚᱠᱷᱟ ᱠᱟᱛᱮᱫ ᱮᱱᱟᱝ ᱜᱮ ᱱᱟᱦᱟᱜ ᱠᱟᱹᱭ ᱨᱮᱱᱟᱜ ᱢᱟᱱᱮ ᱯᱟᱨᱟᱝᱜᱚᱛ ᱫᱚ ᱧᱟᱢᱚᱜᱼᱟ ᱤᱧᱟᱹᱜ ᱩᱭᱦᱟᱹᱨ ᱛᱮ ᱦᱳᱭ ᱟᱨ ᱱᱚᱝᱠᱟ ᱢᱮᱱ ᱠᱟᱛᱮᱫ ᱥᱚᱸᱜᱮ ᱠᱟᱹᱭ ᱨᱮᱱᱟᱜ ᱯᱟᱨᱟᱝᱜᱚᱛ ᱫᱚ ᱚᱱᱠᱟ ᱫᱚ ᱧᱟᱢᱚᱜ ᱫᱚ ᱟᱵᱚᱣᱟᱜ ᱫᱚ ᱟᱹᱱ ᱟᱹᱨᱤ ᱨᱮ ᱵᱟᱹᱱᱩᱜ ᱟᱱᱟ ᱜᱚᱢᱠᱮ ᱜᱚᱢᱠᱮ ᱡᱮ ᱱᱚᱜᱼᱚᱭ ᱡᱟᱦᱟᱸ ᱛᱤᱱᱟᱹᱜ ᱠᱚ ᱠᱟᱹᱭ ᱟᱠᱟᱜᱼᱟ ᱯᱚᱱᱰᱤᱛ ᱨᱚᱜᱷᱩᱱᱟᱛᱷ ᱪᱮᱛᱟᱱ ᱨᱮ ᱡᱮ ᱠᱚ ᱠᱚᱞᱥᱟ ᱢᱟᱸᱜᱟᱞ ᱟᱠᱟᱫᱮᱭᱟ ᱱᱚᱣᱟ ᱫᱚ ᱨᱟᱥᱴᱨᱚᱯᱚᱛᱤ ᱫᱨᱚᱯᱚᱫᱤ ᱢᱩᱨᱢᱩ ᱴᱷᱮᱱ ᱪᱮᱫ ᱚᱯᱤᱞ ᱵᱤᱱ ᱮᱢᱟ ᱡᱮ ᱪᱮᱫ ᱞᱮᱠᱟᱱ ᱫᱚᱱᱰᱚ ᱮᱢ ᱫᱚᱨᱠᱟᱨ ᱟᱹᱵᱤᱱᱟᱜ ᱯᱟᱥᱴᱟ ᱥᱮᱫ ᱠᱷᱚᱱᱟᱜ ᱤᱧᱟᱹᱜ ᱯᱟᱥᱴᱟ ᱥᱮᱫ ᱠᱷᱚᱱᱟᱜ ᱱᱩᱱᱟᱹᱜ ᱢᱟᱨᱟᱝ ᱠᱟᱹᱭ ᱠᱚ ᱚᱨᱡᱽ ᱠᱮᱫ ᱫᱚ ᱱᱚᱣᱟ ᱠᱟᱹᱭ ᱨᱮᱱᱟᱜ ᱯᱟᱨᱟᱝᱜᱚᱛ ᱢᱟ ᱤᱧᱟᱹᱜ ᱫᱟᱨᱟᱭ ᱛᱮᱢᱟ ᱱᱟᱦᱟᱜ ᱱᱚᱰᱮ ᱢᱟ ᱱᱟᱦᱟᱜ ᱵᱟᱹᱧ ᱞᱟᱹᱭ ᱫᱟᱲᱮᱭᱟᱜ ᱠᱟᱱᱟ ᱛᱚᱵᱮ ᱨᱟᱥᱴᱨᱚᱯᱚᱛᱤ ᱴᱷᱮᱱ ᱡᱮ ᱛᱮᱦᱮᱧ ᱱᱚᱣᱟ ᱚᱯᱤᱞ ᱞᱮᱠᱟᱱ ᱡᱤᱱᱥᱚ ᱫᱚ ᱤᱧ ᱥᱩᱢᱩᱝ ᱦᱚᱸ ᱵᱟᱝᱟ ᱥᱟᱱᱟᱢ ᱢᱟᱹᱱᱢᱤ ᱠᱚᱦᱚᱸ ᱛᱮᱦᱮᱧ ᱱᱟᱜ ᱟᱵᱚ ᱠᱷᱮᱨᱣᱟᱲ ᱥᱟᱱᱛᱟᱲ ᱵᱚᱭᱦᱟ ᱠᱚᱜᱮ ᱟᱵᱚ ᱫᱚ ᱦᱟᱹᱥᱩ ᱟᱠᱟᱫ ᱵᱚᱱᱟ ᱟᱨ ᱟᱠᱚ ᱱᱤᱛᱚᱝ ᱠᱚ ᱴᱷᱤᱠᱟᱹ ᱫᱟᱲᱮᱭᱟᱜ ᱠᱟᱱᱟ ᱪᱮ ᱵᱟᱝ ᱠᱚ ᱴᱷᱤᱠᱟᱹ ᱫᱟᱲᱮᱭᱟᱜ ᱠᱟᱱᱟ ᱟᱞᱮ ᱪᱮᱛᱟᱱ ᱨᱮ ᱟᱞᱮ ᱞᱮ ᱚᱠᱚᱭ ᱠᱟᱱᱟ ᱤᱧᱟᱹᱜ ᱢᱮᱱ ᱡᱮ ᱱᱤᱡᱮ ᱛᱮ ᱱᱤᱡᱮ ᱠᱩᱞᱤᱜ ᱢᱮ ᱤᱧ ᱫᱩᱧ ᱚᱠᱚᱭ ᱠᱟᱱᱟ ᱩᱨᱩᱢᱚᱜ ᱢᱮ ᱤᱧ ᱫᱩᱧ ᱚᱠᱚᱭ ᱠᱟᱱᱟ ᱟᱨ ᱱᱤᱡᱮ ᱛᱮ ᱱᱤᱡᱮ ᱠᱩᱞᱤᱜ ᱢᱮ ᱪᱮᱫ ᱤᱧ ᱠᱟᱹᱢᱤ ᱠᱟᱱᱟ ᱟᱫᱚ ᱟᱵᱚ ᱨᱮᱱ ᱦᱚᱲ ᱠᱚᱦᱚᱸ ᱱᱤᱡᱮ ᱛᱮ ᱱᱤᱡᱮ ᱵᱟᱠᱚ ᱴᱷᱤᱠᱟᱹᱜ ᱠᱟᱱᱟ ᱟᱞᱮ ᱫᱚᱞᱮ ᱚᱠᱚᱭ ᱠᱟᱱᱟ ᱢᱮᱱᱛᱮ ᱩᱱᱠᱩ ᱟᱠᱚ ᱛᱚ ᱥᱮ ᱯᱩᱬ ᱟᱦᱨᱤ ᱱᱚᱣᱟ ᱠᱷᱮᱨᱣᱟᱲ ᱨᱮᱱ ᱠᱟᱱ ᱜᱮᱭᱟ ᱠᱚ ᱴᱩᱰᱩ ᱢᱩᱨᱢᱩ ᱦᱚᱲ ᱠᱟᱱ ᱜᱮᱭᱟ ᱠᱚ ᱡᱟᱹᱛᱤ ᱥᱟᱱᱛᱟᱲ ᱨᱮᱱ ᱦᱚᱲ ᱠᱟᱱ ᱜᱮᱭᱟ ᱠᱚ ᱱᱤᱡᱮ ᱪᱮᱛᱟᱱ ᱨᱮ ᱪᱮᱫ ᱞᱮᱠᱟ ᱨᱮ ᱱᱩᱱᱟᱹᱜ ᱦᱤᱨᱠᱷᱟᱹ ᱞᱮᱠᱟ ᱠᱚ ᱠᱟᱹᱢᱤ ᱠᱟᱱᱟ ᱟᱫᱚ ᱱᱩᱱᱟᱹᱜ ᱵᱟᱹᱲᱤᱡ ᱠᱚ ᱠᱟᱹᱢᱤ ᱟᱠᱟᱫ ᱫᱚ ᱱᱚᱝᱠᱟ ᱩᱭᱦᱟᱹᱨᱚᱜ ᱠᱟᱱᱟ ᱤᱧᱟᱹᱜ ᱩᱭᱦᱟᱹᱨ ᱫᱚ ᱡᱮ ᱡᱷᱟᱲᱟ ᱠᱮᱜᱼᱟ ᱠᱚ ᱚᱱᱟ ᱡᱷᱟᱲᱟ ᱛᱮᱜᱮ ᱟᱠᱚ ᱜᱮ ᱟᱨᱦᱚᱸ ᱠᱚ ᱯᱮᱱᱴᱤᱝᱚᱜ ᱠᱟᱱᱟ ᱠᱚ ᱟᱫᱚ ᱱᱚᱜᱼᱚᱭ ᱱᱚᱝᱠᱟ ᱠᱚ ᱠᱟᱹᱢᱤ ᱟᱠᱟᱫ ᱫᱚ ᱛᱮᱦᱮᱧ ᱫᱩᱧ ᱢᱮᱱᱟ ᱱᱩᱱᱟᱹᱜ ᱢᱟᱨᱟᱝ ᱠᱚ ᱠᱟᱹᱭ ᱟᱠᱟᱫᱼᱟ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱱᱩᱠᱩ ᱫᱚ ᱢᱩᱨᱢᱩ ᱴᱷᱟᱹᱠᱩᱨ ᱦᱚᱲ ᱠᱟᱱᱟ ᱠᱚ ᱟᱨ ᱱᱤᱛᱚᱝ ᱟᱵᱚ ᱱᱚᱣᱟ ᱡᱟᱹᱛᱤ ᱨᱮᱱᱟᱜ ᱜᱳᱣᱨᱚᱵᱽ ᱱᱚᱣᱟ ᱨᱟᱥᱴᱨᱚ ᱨᱮᱱᱟᱜ ᱜᱳᱣᱨᱚᱵᱽ ᱡᱮ ᱯᱷᱟᱥᱴ ᱥᱤᱴᱤᱡᱮᱱ ᱚᱯᱷ ᱤᱱᱰᱤᱭᱟ ᱯᱨᱚᱛᱷᱚᱢ ᱱᱟᱜᱚᱨᱤᱠ ᱠᱚ ᱱᱚᱣᱟ ᱵᱷᱟᱨᱚᱛ ᱫᱤᱥᱚᱢ ᱨᱤᱱᱤᱡ ᱨᱟᱥᱴᱨᱚᱯᱚᱛᱤ ᱱᱟᱦᱟᱜ ᱢᱚᱦᱟ ᱢᱚᱦᱤᱢ ᱫᱨᱳᱣᱯᱚᱫᱤ ᱢᱩᱨᱢᱩ ᱡᱮ ᱛᱮᱦᱮᱧ ᱥᱟᱱᱛᱟᱲ ᱡᱟᱹᱛᱤ ᱨᱮᱱᱟᱜ ᱢᱤᱫᱴᱟᱝ ᱜᱚᱨᱚᱵᱽ ᱢᱮᱱ ᱟᱹᱞᱤᱧ ᱩᱱᱤ ᱦᱚᱸᱠᱚ ᱚᱯᱚᱢᱟᱱ ᱟᱠᱟᱫᱮᱭᱟ ᱢᱤᱫᱴᱟᱝ ᱨᱟᱥᱴᱨᱚ ᱠᱚ ᱚᱯᱚᱢᱟᱱ ᱟᱠᱟᱫᱼᱟ ᱛᱮᱦᱮᱧ ᱩᱱᱠᱤᱱ ᱴᱷᱮᱱ ᱫᱚ ᱨᱟᱥᱴᱨᱚᱯᱚᱛᱤ ᱴᱷᱮᱱ ᱱᱤᱦᱟᱹᱛᱤ ᱥᱟᱱᱟᱢ ᱦᱚᱲ ᱟᱵᱚ ᱟᱹᱯᱤᱞ ᱫᱚᱨᱠᱟᱨ ᱠᱟᱱᱟ ᱡᱮ ᱱᱩᱠᱩ ᱧᱮᱞ ᱢᱮ ᱟᱵᱚ ᱨᱮᱱ ᱵᱚᱭᱦᱟ ᱛᱤᱨᱞᱟᱹ ᱠᱚᱜᱮ ᱱᱩᱱᱟᱹᱜ ᱢᱟᱨᱟᱝ ᱱᱚᱝᱠᱟ ᱠᱚ ᱠᱟᱹᱢᱤ ᱠᱟᱱᱟ ᱱᱚᱣᱟ ᱫᱚ ᱛᱤᱱᱟᱹᱜ ᱵᱷᱳᱨ ᱴᱷᱤᱠᱚᱜ ᱠᱟᱱᱟ ᱪᱮ ᱵᱟᱭ ᱴᱷᱤᱠᱚᱜ ᱠᱟᱱᱟ ᱟᱵᱚ ᱞᱤᱠᱷᱤᱛ ᱛᱷᱟᱱᱟ ᱟᱠᱟᱨ ᱛᱮ ᱠᱤᱵᱟ ᱱᱚᱝᱠᱟ ᱢᱤᱰᱤᱭᱟ ᱟᱠᱟᱨ ᱛᱮ ᱟᱹᱠᱤᱱ ᱴᱷᱮᱱ ᱱᱤᱦᱟᱹᱛᱤ ᱟᱹᱯᱤᱞ ᱥᱮᱴᱮᱨᱚᱜ ᱫᱚᱨᱠᱟᱨ ᱟᱨ ᱱᱚᱣᱟ ᱵᱤᱪᱟᱹᱨ ᱟᱠᱷᱲᱟ ᱨᱮ ᱟᱹᱠᱤᱱ ᱴᱷᱮᱱ ᱠᱷᱚᱱ ᱪᱮᱫ ᱫᱚᱸᱰᱚ ᱠᱚ ᱧᱟᱢᱟ ᱪᱮ ᱚᱠᱟ ᱞᱮᱠᱟ ᱟᱹᱭᱠᱟᱹ ᱠᱚ ᱧᱟᱢᱟ ᱚᱱᱟ ᱫᱚ ᱦᱟᱸᱜ ᱟᱹᱠᱤᱱ ᱠᱤᱱ ᱵᱟᱲᱟᱭᱟ ᱟᱨ ᱟᱹᱠᱤᱱ ᱴᱷᱮᱱ ᱫᱚ ᱱᱤᱦᱟᱹᱛᱤ ᱱᱚᱣᱟ ᱵᱟᱨᱛᱟ ᱫᱚ ᱥᱮᱴᱮᱨᱚᱜ ᱫᱚᱨᱠᱟᱨ ᱤᱧᱟᱹᱜ ᱢᱮᱱ ᱫᱚ ᱡᱚᱦᱟᱨ ᱜᱮ ᱛᱚᱵᱮ ᱛᱮᱦᱮᱧᱟᱜ ᱜᱟᱞᱚᱪ ᱫᱚ ᱱᱚᱰᱮ ᱜᱮ ᱞᱤᱧ ᱛᱷᱩᱠᱟᱹᱢ ᱫᱚᱦᱚᱭᱮᱜᱼᱟ ᱟᱨ ᱠᱚᱢᱮᱱᱴ ᱛᱮ ᱛᱟᱵᱚᱱ ᱞᱟᱹᱭ ᱯᱮ ᱛᱤᱱᱟᱹᱜ ᱜᱟᱱ ᱴᱷᱤᱠᱚᱜ ᱠᱟᱱ ᱟᱨ ᱛᱤᱱᱟᱹᱜ ᱜᱟᱱ ᱵᱷᱩᱞᱚᱜ ᱠᱟᱱ ᱚᱱᱟ ᱠᱚᱫᱚ ᱥᱟᱱᱟᱢ ᱦᱚᱲ ᱛᱮᱜᱮ ᱵᱚ ᱛᱩᱞᱟᱹ ᱡᱚᱠᱷᱟᱭᱟ ᱦᱳᱭ ᱟᱨ ᱱᱚᱣᱟ ᱵᱷᱟᱭᱨᱟᱞ ᱵᱷᱤᱰᱤᱭᱳ ᱠᱚᱢᱟ ᱱᱟᱦᱟᱜ ᱥᱟᱱᱟᱢ ᱦᱚᱲ ᱠᱚᱜᱮ ᱵᱚᱱ ᱧᱮᱞᱮᱜᱼᱟ ᱡᱮ ᱱᱩᱠᱩ ᱦᱚᱸ ᱟᱵᱚ ᱨᱮᱱ ᱡᱟᱹᱛᱤ ᱥᱟᱶᱛᱟ ᱦᱚᱲ ᱠᱟᱱ ᱜᱮᱭᱟ ᱠᱚ ᱛᱚᱵᱮ ᱱᱟᱦᱟᱜ ᱛᱮᱦᱮᱧ ᱫᱚ ᱱᱟᱱᱟ ᱦᱩᱱᱟᱹᱨ ᱟᱠᱚ ᱦᱚᱸ ᱤᱠᱟᱹ ᱠᱚ ᱠᱷᱚᱡᱚᱜ ᱠᱟᱱᱟ ᱱᱚᱰᱮ ᱡᱟᱦᱟᱱᱟᱜ ᱤᱠᱟᱹ ᱠᱷᱚᱡ ᱡᱚᱦᱚᱜ ᱱᱟᱦᱟᱜ ᱧᱮᱞᱚᱜ ᱠᱟᱱᱟ ᱤᱧ ᱤᱭᱟᱹ ᱵᱷᱤᱰᱤᱭᱳ ᱨᱮᱧ ᱧᱮᱞᱮᱜᱼᱟ ᱱᱩᱠᱩ ᱫᱚ ᱵᱟᱰᱟᱭ ᱯᱚᱱᱰᱤᱛ ᱨᱚᱜᱷᱩᱱᱟᱛᱷ ᱢᱩᱨᱢᱩ ᱟᱢᱟᱜ ᱡᱟᱦᱟᱸ ᱪᱤᱛᱟᱹᱨ ᱪᱮᱛᱟᱱ ᱨᱮ ᱟᱞᱮ ᱮᱱᱮᱡ ᱞᱮ ᱠᱚᱨᱟᱣ ᱠᱟᱫᱟ ᱟᱹᱰᱤ ᱢᱟᱨᱟᱝ ᱵᱷᱩᱞ ᱞᱮ ᱠᱚᱨᱟᱣ ᱠᱟᱫᱟ ᱵᱟᱵᱤᱱ ᱴᱷᱮᱱ ᱟᱞᱮ ᱤᱠᱟᱹ ᱞᱮ ᱠᱷᱚᱡᱽ ᱠᱟᱱᱟ ᱟᱵᱤᱱ ᱨᱮᱱ ᱯᱷᱮᱢᱮᱞᱤ ᱴᱷᱮᱱ ᱦᱚᱸ ᱟᱞᱮ ᱤᱠᱟᱹ ᱞᱮ ᱠᱷᱚᱡᱽ ᱠᱟᱱᱟ ᱤᱠᱟᱹ ᱠᱟᱞᱮ ᱵᱤᱱ ᱱᱚᱝᱠᱟᱱ ᱵᱷᱩᱞ ᱫᱚ ᱛᱤᱥ ᱦᱚᱸ ᱵᱟᱝᱞᱮ ᱠᱚᱨᱟᱣᱟ ᱟᱞᱮ ᱫᱚ ᱵᱟᱝ ᱵᱩᱡᱽ ᱠᱟᱛᱮ ᱜᱮ ᱱᱚᱣᱟ ᱵᱷᱩᱞ ᱫᱚᱞᱮ ᱠᱚᱨᱟᱣ ᱠᱟᱫᱟ ᱱᱚᱣᱟ ᱠᱷᱚᱱ ᱫᱚ ᱟᱞᱮ ᱫᱚ ᱱᱚᱣᱟ ᱠᱷᱚᱱᱟᱜ ᱟᱞᱮ ᱤᱠᱟᱹ ᱠᱟᱞᱮ ᱯᱮ ᱥᱟᱱᱟᱢ ᱫᱤᱥᱚᱢ ᱦᱚᱲ ᱴᱷᱮᱱ ᱟᱞᱮ ᱯᱩᱱ ᱦᱚᱲ ᱜᱮ ᱤᱠᱟᱹ ᱠᱟᱞᱮ ᱯᱮ ᱟᱹᱰᱤ ᱢᱟᱨᱟᱝ ᱵᱷᱩᱞ ᱞᱮ ᱠᱚᱨᱟᱣ ᱠᱟᱫᱟ ᱱᱚᱝᱠᱟᱱ ᱵᱷᱩᱞ ᱫᱚ ᱟᱫᱚ ᱛᱤᱥ ᱦᱚᱸ ᱵᱟᱝᱞᱮ ᱠᱚᱨᱟᱣᱟ ᱵᱟᱰᱟᱭ ᱠᱟᱛᱮ ᱜᱮ ᱪᱮᱫᱟᱜ ᱥᱮ ᱚᱱᱟ ᱫᱷᱩᱯᱚ ᱫᱤᱯᱚ ᱠᱚ ᱜᱩᱨᱩ ᱜᱚᱢᱠᱮ ᱴᱷᱮᱱ ᱠᱚ ᱟᱹᱪᱩᱨᱮᱜᱼᱟ ᱠᱚ ᱡᱟᱦᱟᱸ ᱞᱮᱠᱟ ᱫᱷᱩᱯᱚ ᱠᱚᱠᱚ ᱟᱹᱪᱩᱨᱮᱜᱼᱟ ᱩᱱᱠᱩ ᱫᱚ ᱵᱟᱲᱟᱭ ᱦᱚᱲ ᱜᱮ ᱱᱚᱝᱠᱟ ᱠᱚ ᱟᱹᱪᱩᱨᱟ ᱵᱟᱝᱠᱷᱟᱱ ᱪᱷᱟᱹᱛᱤᱠ ᱯᱟᱦᱴᱟ ᱠᱚᱫᱚ ᱚᱠᱟ ᱞᱮᱠᱟ ᱛᱮᱠᱚ ᱟᱹᱪᱩᱨᱟ ᱚᱱᱟ ᱦᱚᱸᱵᱚ ᱧᱮᱞᱚᱜ ᱠᱟᱱ ᱜᱮᱭᱟ ᱴᱷᱟᱹᱣᱠᱟᱹ ᱜᱮ ᱜᱚᱰ ᱡᱚᱦᱟᱨ ᱡᱚᱦᱚᱨ ᱠᱚᱦᱚᱸ ᱡᱚᱛᱚ ᱠᱚ ᱴᱷᱤᱠᱟᱹᱜ ᱠᱟᱱᱟ ᱯᱟᱪᱷᱮ ᱱᱚᱣᱟ ᱵᱷᱤᱛᱨᱤ ᱨᱮ ᱵᱷᱤᱛᱨᱤ ᱠᱟᱛᱷᱟ ᱦᱚᱸ ᱢᱮᱱᱟᱜ ᱪᱮ ᱛᱮᱦᱮᱧ ᱫᱚ ᱥᱟᱨᱛᱷᱚ ᱤᱫᱤ ᱠᱟᱛᱮ ᱴᱟᱠᱟ ᱞᱟᱞᱚᱪ ᱤᱫᱤ ᱠᱟᱛᱮ ᱱᱚᱝᱠᱟ ᱦᱚᱸᱠᱚ ᱠᱟᱹᱢᱤ ᱟᱠᱟᱫ ᱛᱮᱬᱩ ᱚᱠᱟ ᱞᱮᱠᱟᱛᱮ ᱱᱚᱣᱟ ᱠᱚ ᱠᱟᱹᱢᱤ ᱟᱠᱟᱫ ᱚᱠᱟ ᱞᱮᱠᱟᱛᱮ ᱵᱟᱝ ᱠᱚ ᱠᱟᱹᱢᱤ ᱟᱠᱟᱫ ᱤᱧᱟᱹᱜ ᱩᱭᱦᱟᱹᱨ ᱛᱮᱦᱮᱧ ᱱᱟᱦᱟᱜ ᱡᱟᱦᱟᱸ ᱥᱟᱶᱛᱟ ᱫᱚᱨᱚᱫᱤᱭᱟᱹ ᱠᱚ ᱢᱮᱱᱟᱜ ᱠᱚᱣᱟ ᱟᱨ ᱥᱚᱢᱟᱡᱽ ᱥᱩᱥᱟᱹᱨᱤᱭᱟᱹ ᱠᱚ ᱡᱟᱦᱟᱸ ᱛᱟᱵᱚ ᱢᱮᱱᱟᱜ ᱠᱚᱣᱟ ᱥᱟᱱᱟᱢ ᱠᱚᱛᱮ ᱜᱮ ᱱᱚᱣᱟ ᱫᱚ ᱱᱤᱦᱟᱹᱛᱤ ᱟᱵᱚ ᱫᱚ ᱟᱹᱯᱤᱞ ᱫᱚᱨᱠᱟᱨ ᱠᱟᱱᱟ ᱮᱯᱷᱭᱟᱨ ᱫᱚᱨᱠᱟᱨ ᱠᱟᱱᱟ ᱡᱮ ᱱᱚᱣᱟ ᱨᱮᱱᱟᱜ ᱡᱚᱛᱷᱟᱛ ᱵᱤᱪᱟᱹᱨ ᱦᱤᱡᱩᱜ ᱫᱚᱨᱠᱟᱨ ᱠᱟᱱᱟ ᱟᱨ ᱛᱟᱨᱯᱚᱨᱮ ᱮᱱᱟᱝ ᱱᱚᱣᱟ ᱨᱮᱱᱟᱜ ᱥᱚᱡᱮᱥᱚᱱ ᱫᱚᱵᱚ ᱧᱟᱢᱟ ᱛᱚᱵᱮ ᱟᱹᱞᱤᱧ ᱡᱟᱦᱟᱸ ᱯᱟᱥᱴᱟ ᱥᱮᱫ ᱠᱷᱚᱱ ᱡᱟᱦᱟᱱᱟᱜ ᱞᱤᱧ ᱮᱢ ᱠᱮᱜᱼᱟ ᱫᱤᱥ ᱦᱩᱫᱤᱥ ᱪᱮ ᱵᱤᱪᱟᱹᱨ ᱟᱠᱷᱲᱟ ᱪᱮᱫ ᱵᱚ ᱪᱮᱠᱟᱭᱟ ᱱᱩᱠᱩ ᱟᱵᱚᱨᱮᱱ ᱠᱷᱮᱨᱣᱟᱲ ᱵᱚᱝᱥᱚ ᱠᱟᱱᱟ ᱠᱚ ᱟᱵᱚᱨᱮᱱ ᱜᱮ ᱱᱟᱦᱟᱜ ᱵᱚ ᱢᱮᱱᱮᱜᱼᱟ ᱟᱞᱮ ᱫᱚ ᱱᱟᱦᱟᱜ ᱟᱞᱮ ᱯᱟᱦᱟᱴᱟ ᱤᱧ ᱟᱹᱞᱤᱧ ᱯᱟᱥᱴᱟ ᱥᱮᱫ ᱠᱷᱚᱱᱟᱜ ᱡᱮ ᱱᱩᱠᱩ ᱫᱚᱠᱚ ᱮᱴᱟᱜ ᱦᱚᱲ ᱠᱟᱱᱟ ᱚᱱᱠᱟ ᱫᱚ ᱵᱟᱝᱟ ᱵᱷᱩᱞ ᱟᱠᱟᱜᱼᱟ ᱠᱚ ᱢᱟᱱᱮ ᱵᱷᱩᱞ ᱨᱮᱱᱟᱜ ᱫᱚ ᱵᱤᱪᱟᱹᱨ ᱱᱤᱦᱟᱹᱛ ᱫᱚᱨᱠᱟᱨ ᱜᱮᱭᱟ ᱟᱯᱮ ᱠᱚ ᱛᱟᱵᱚ ᱪᱮᱫ ᱞᱮᱠᱟ ᱱᱚᱣᱟ ᱯᱮ ᱵᱩᱡᱷᱟᱹᱣ ᱠᱮᱜᱼᱟ ᱱᱚᱣᱟ ᱵᱷᱤᱰᱭᱳ ᱠᱚ ᱱᱚᱣᱟ ᱨᱮᱱᱟᱜ ᱱᱟᱦᱟᱜ ᱠᱚᱢᱮᱱᱴᱥ ᱠᱟᱛᱮᱫ ᱱᱟᱦᱟᱜ ᱛᱚᱵᱮ ᱞᱟᱹᱭ ᱟᱹᱣᱲᱤ ᱠᱟᱛᱷᱟ ᱟᱹᱣᱲᱤ ᱛᱟᱵᱚᱱ ᱯᱮ ᱢᱟ ᱛᱚᱵᱮ ᱱᱟᱦᱟᱜ ᱥᱟᱱᱟᱢ ᱠᱚ ᱡᱚᱦᱟᱨ ᱜᱮ